ᱦᱮᱞᱳ ᱜᱟᱛᱮ ᱠᱚ ᱥᱟᱱᱟᱢ ᱠᱚ ᱤᱧ ᱥᱚᱠᱚᱡ ᱥᱟᱹᱜᱩᱱ ᱡᱚᱦᱟᱨ ᱟᱯᱮ ᱞᱟᱹᱜᱤᱫ ᱟᱨ ᱱᱤᱛᱚᱜ ᱤᱧ ᱢᱤᱱᱟᱹᱧᱟ ᱚᱲᱟᱜ ᱨᱮᱧ ᱫᱩᱲᱩᱵ ᱠᱟᱱᱟ ᱟᱨ ᱪᱟᱸᱫᱚ ᱦᱚᱭ ᱨᱟᱠᱟᱵ ᱮᱱᱟ ᱢᱚᱴᱟᱢᱩᱴᱤ ᱫᱚᱥ ᱜᱟᱱ ᱵᱟᱡᱟᱜ ᱠᱟᱱᱟ ᱱᱤᱛᱚᱜ ᱟᱨ ᱪᱮᱫ ᱠᱚ ᱢᱮᱱᱟ ᱚᱲᱟᱜ ᱨᱮᱧ ᱫᱩᱲᱩᱵ ᱠᱟᱹᱱᱟᱹᱧ ᱚᱲᱟᱜ ᱨᱮᱱᱟᱜ ᱞᱳᱠᱮᱥᱚᱱ ᱯᱮ ᱧᱮᱞᱚᱜ ᱠᱟᱱᱟ ᱟᱞᱮ ᱚᱲᱟᱜ ᱨᱮᱱᱟᱜ ᱪᱮᱫ ᱞᱮᱠᱟ ᱧᱮᱞᱚᱜ ᱠᱟᱱᱟ ᱧᱮᱞ ᱯᱮ ᱱᱟᱜ ᱮᱱᱛᱮ ᱨᱟᱹᱯᱩᱫ ᱠᱟᱱ ᱛᱟᱞᱮᱭᱟ ᱢᱟᱨᱮ ᱚᱲᱟᱜ ᱛᱟᱦᱮᱸ ᱠᱟᱱᱟ ᱛᱚ ᱚᱱᱟᱞᱮ ᱫᱟᱥᱟᱣ ᱠᱟᱫᱟᱞᱮ ᱟᱨ ᱢᱟᱨᱮ ᱚᱲᱟᱜ ᱨᱟᱹᱯᱩᱫ ᱠᱟᱛᱮ ᱜᱮ ᱱᱟᱛᱮ ᱱᱟᱣᱟᱱᱟᱜ ᱚᱲᱟᱜ ᱞᱮ ᱵᱮᱱᱟᱣ ᱠᱟᱫᱟᱞᱮ ᱟᱯᱮ ᱞᱟᱦᱟᱱᱟᱜ ᱵᱷᱤᱰᱤᱭᱳ ᱧᱮᱞ ᱠᱟᱛᱮ ᱠᱟᱯᱷᱤ ᱵᱟᱹᱲᱤᱭᱟᱹ ᱯᱮ ᱵᱩᱡᱷᱟᱹᱣ ᱠᱮᱫᱟ ᱟᱨ ᱟᱹᱰᱤ ᱢᱚᱡᱽ ᱟᱯᱮ ᱦᱚᱸ ᱯᱮ ᱞᱟᱭᱤᱠ ᱫᱤᱧᱟᱹ ᱯᱮ ᱥᱮᱭᱟᱨ ᱠᱮᱫᱟ ᱯᱮ ᱵᱷᱤᱰᱤᱭᱳ ᱠᱚᱦᱚᱸ ᱟᱨ ᱱᱤᱛᱚᱜ ᱤᱧ ᱚᱲᱟᱜ ᱨᱮᱧ ᱫᱩᱲᱩᱵ ᱠᱟᱹᱱᱟᱹᱧ ᱛᱚ ᱛᱤᱦᱤᱧᱚᱜ ᱫᱚ ᱟᱞᱮ ᱞᱮ ᱱᱚᱜᱼᱚᱭ ᱱᱤᱛᱚᱜ ᱞᱮ ᱫᱟᱠᱟ ᱩᱛᱩᱭ ᱫᱟᱞᱮ ᱱᱚᱜᱼᱚᱭ ᱪᱩᱞᱦᱟᱹ ᱛᱮᱞᱮ ᱫᱟᱠᱟ ᱩᱛᱩᱭ ᱫᱟᱞᱮ ᱟᱨ ᱜᱚᱜᱚᱭ ᱫᱩᱲᱩᱵ ᱠᱟᱱ ᱛᱟᱞᱮ ᱚᱸᱰᱮ ᱪᱩᱞᱦᱟᱹ ᱴᱷᱮᱡ

ᱛᱚ ᱱᱩᱭ ᱦᱚᱸ ᱱᱚᱜᱼᱚᱭ ᱱᱮᱛᱟᱨᱮ ᱵᱷᱤᱲᱟᱹᱣ ᱠᱟᱱᱟᱭ ᱱᱮᱛᱟᱨᱮ ᱨᱚᱦᱚᱭ ᱠᱟᱫᱟᱭ ᱯᱮᱸᱭᱟᱡᱽ ᱠᱚ ᱯᱩᱯᱩ ᱠᱟᱱᱟᱭ ᱥᱮᱛᱟᱜ ᱠᱷᱚᱱᱮ ᱞᱟᱜᱟᱣ ᱠᱟᱱᱟᱭ ᱥᱮᱛᱟᱜ ᱠᱷᱚᱱᱮ ᱵᱷᱤᱲᱟᱹᱣ ᱠᱟᱱᱟᱭ ᱯᱩᱯᱩ ᱠᱟᱱᱟᱭ ᱱᱤᱛᱚᱜ ᱟᱨ ᱠᱩᱲᱪᱟᱹ ᱠᱚᱢ ᱮᱨ ᱠᱮᱫᱟ ᱠᱩᱲᱪᱟᱹ ᱠᱩᱲᱪᱟᱹ ᱠᱚ ᱢᱮᱱᱟᱜᱼᱟ ᱟᱨ ᱚᱱᱮ ᱠᱚᱵᱤ ᱠᱚ ᱧᱮᱞᱚᱜ ᱠᱟᱱᱟ ᱢᱤᱫ ᱵᱟᱨᱭᱟ ᱠᱚᱵᱤ ᱠᱚ ᱛᱤᱱ ᱠᱷᱚᱱᱟᱜ ᱮᱢ ᱵᱷᱤᱲᱟᱹᱣ ᱠᱟᱱᱟ ᱚᱸᱰᱮ ᱠᱟᱹᱢᱤ

ᱛᱚ ᱵᱚᱭᱦᱟ ᱠᱚ ᱟᱞᱮ ᱫᱚ ᱱᱚᱝᱠᱟ ᱟᱹᱞᱩ ᱠᱚᱞᱮ ᱪᱟᱥ ᱵᱟᱲᱟᱭᱮᱫᱟ ᱵᱟᱲᱜᱮ ᱠᱚᱨᱮ ᱟᱨ ᱮᱢᱟᱱ ᱛᱮᱭᱟᱜ ᱡᱚ ᱠᱟᱹᱢᱤ ᱠᱟᱱᱟ ᱚᱲᱟᱜ ᱠᱚᱨᱮ ᱞᱮ ᱠᱟᱹᱢᱤ ᱵᱟᱲᱟᱭᱮᱫᱟ ᱟᱨ ᱪᱮᱫ ᱠᱚ ᱢᱮᱱᱟ ᱵᱩᱡᱷᱟᱹᱜ ᱠᱟᱱᱟ ᱢᱮᱥᱤᱱ ᱠᱚ ᱥᱚᱡᱷᱮ ᱠᱚᱫᱚ ᱠᱚ ᱥᱚᱡᱷᱮ ᱠᱟᱫᱟ ᱯᱟᱭᱤᱯ ᱠᱚ

ᱟᱪᱪᱷᱟ ᱜᱮ ᱱᱤᱛ ᱫᱷᱟᱹᱵᱤᱡ ᱛᱮ ᱦᱮᱡ ᱪᱩᱠᱟᱹᱣ ᱠᱟᱱᱟ ᱟᱵᱤ ᱫᱚ ᱟᱫᱷᱟ ᱠᱷᱮᱛ ᱜᱮ ᱯᱟᱴᱟᱣ ᱠᱟᱱᱟ ᱟᱨ ᱵᱩᱡᱷᱟᱹᱜ ᱠᱟᱱᱟ ᱟᱨ ᱢᱤᱢᱤᱫ ᱜᱷᱟᱱᱴᱟ ᱛᱮ ᱡᱟᱹᱱᱤᱡ ᱦᱮᱸ ᱢᱚᱴᱟᱢᱩᱴᱤ ᱮᱠ ᱜᱷᱟᱱᱴᱟ ᱛᱮ ᱯᱟᱴᱟ ᱯᱩᱨᱟᱹᱜᱼᱟ ᱠᱷᱮᱛ ᱟᱨ ᱟᱹᱞᱩ ᱫᱚ ᱱᱚᱜᱼᱚᱭ ᱠᱟᱞᱮ ᱨᱚᱦᱚᱭ ᱠᱟᱫᱟ ᱱᱚᱜᱼᱚᱭ ᱠᱟ ᱡᱟᱱᱟᱢ ᱠᱟᱱᱟ ᱟᱹᱞᱩ ᱱᱚᱜᱼᱚᱭ ᱠᱟ ᱧᱮᱞᱚᱜ ᱠᱟᱱᱟ ᱦᱟᱹᱨᱭᱟᱹᱲ ᱜᱮ ᱧᱮᱞ ᱯᱮ ᱛᱤᱱᱟᱹᱜ ᱢᱚᱡᱽ ᱡᱟᱱᱟᱢ ᱠᱟᱱᱟ ᱛᱤᱱᱟᱹᱜ ᱢᱚᱡᱽ ᱟᱨ ᱵᱟᱨᱭᱟ ᱵᱟᱹᱵᱩ ᱠᱚᱲᱟ ᱦᱟᱱᱮ ᱛᱮᱠᱤᱱ ᱛᱤᱸᱜᱩ ᱠᱟᱱᱟ ᱠᱤᱱ ᱵᱩᱡᱷᱟᱹᱜ ᱠᱟᱱᱟ ᱫᱟᱜ ᱥᱮᱫ ᱠᱤᱱ ᱦᱮᱡ ᱠᱟᱱᱟ ᱥᱮ ᱱᱚᱛᱮ ᱠᱤᱱ ᱦᱮᱡ ᱠᱟᱱᱟ ᱠᱤᱱ ᱫᱟᱬᱟᱱ ᱛᱚ

ᱮᱛᱟᱝ ᱮᱛᱟᱝ ᱜᱮ ᱟᱫᱚ ᱵᱩᱡᱷᱟᱹᱜ ᱠᱟᱱᱟ ᱯᱟᱥᱮᱡ ᱟᱨᱦᱚᱸ ᱛᱷᱚᱲᱟ ᱜᱟᱱ ᱦᱟᱨᱟ ᱧᱚᱜ ᱠᱟᱛᱮᱫ ᱟᱨᱦᱚᱸ ᱫᱟᱹᱨᱭᱟᱹ ᱧᱚᱜᱚᱜᱼᱟ ᱛᱚ ᱚᱱᱟ ᱠᱷᱮᱛ ᱯᱟᱨᱚᱢ ᱠᱟᱛᱮᱫ ᱱᱤᱭᱟᱹ ᱠᱷᱮᱛ ᱨᱮ ᱱᱚᱜᱼᱚᱭ ᱱᱤᱛᱚᱜ ᱟᱹᱞᱩ ᱠᱷᱮᱛ ᱨᱮᱧ ᱵᱚᱞᱚᱭᱮᱱᱟᱹᱧ ᱟᱫᱷᱟ ᱠᱷᱮᱛ ᱨᱮᱧ ᱦᱮᱡ ᱮᱱᱛᱮ ᱱᱤᱭᱟᱹ ᱠᱷᱮᱛ ᱤᱧ ᱵᱚᱞᱚ ᱠᱟᱱᱟ ᱟᱫᱷᱟ ᱠᱷᱮᱛ ᱟᱨ ᱱᱚᱜᱼᱚᱭ ᱱᱚᱝᱠᱟ ᱯᱟᱴᱟᱣ ᱤᱫᱤᱜ ᱠᱟᱱᱟ ᱴᱷᱤᱠ ᱜᱮᱭᱟ ᱯᱮ ᱧᱮᱞᱮᱫ ᱠᱟᱱᱟ ᱫᱟᱜ ᱫᱚ ᱱᱚᱜᱼᱚᱭ ᱱᱚᱝᱠᱟ ᱦᱮᱡ ᱤᱫᱤᱜ ᱠᱟᱱᱟ

ᱟᱹᱞᱩ ᱛᱤᱱᱟᱹᱜ ᱢᱚᱡᱽ ᱧᱮᱞ ᱯᱮ ᱡᱟᱱᱟᱢ ᱠᱟᱱᱟ ᱦᱟᱹᱨᱭᱟᱹᱲ ᱜᱮ ᱛᱤᱱᱟᱹᱜ ᱢᱚᱡᱽ ᱡᱚᱛᱚ ᱟᱹᱞᱩ ᱞᱮᱠᱟ ᱞᱟᱜᱽ ᱵᱷᱟᱜᱽ ᱡᱟᱱᱟᱢ ᱠᱟᱱᱟ ᱴᱷᱤᱠ ᱜᱮᱭᱟ ᱧᱮᱞ ᱫᱟᱲᱮᱭᱟᱜ ᱠᱟᱱᱟ ᱯᱮ ᱛᱤᱱᱟᱹᱜ ᱢᱚᱡᱽ ᱡᱟᱱᱟᱢ ᱠᱟᱱᱟ ᱡᱚᱛᱚ ᱟᱹᱞᱩ ᱞᱮᱠᱟ ᱡᱟᱱᱟᱢ ᱠᱟᱱᱟ ᱟᱨ ᱢᱤᱫ ᱜᱷᱚᱱᱴᱟ ᱵᱟᱫ ᱛᱮ ᱵᱩᱡᱷᱟᱹᱜ ᱠᱟᱱᱟ ᱯᱟᱴᱟ ᱯᱩᱨᱟᱹᱜᱼᱟ ᱛᱚ ᱢᱟᱥᱤᱱ ᱵᱟᱞᱟ ᱦᱚᱸ ᱩᱱᱤ ᱦᱚᱸ ᱱᱚᱛᱮ ᱨᱮᱫᱚ ᱵᱟᱹᱧ ᱧᱟᱢ ᱞᱮᱫᱮᱭᱟ ᱵᱩᱡᱷᱟᱹᱜ ᱠᱟᱱᱟ ᱚᱲᱟᱜ ᱥᱮᱫ ᱪᱟᱞᱟᱣ ᱠᱟᱱᱟᱭ ᱟᱨ ᱚᱲᱟᱜ ᱨᱮᱱ ᱠᱚ ᱢᱮᱛᱟ ᱴᱷᱤᱠ ᱠᱮᱫᱮᱭᱟ ᱯᱟᱴᱟ ᱛᱚ ᱵᱩᱡᱷᱟᱹᱜ ᱠᱟᱱᱟ ᱯᱟᱴᱟ ᱯᱩᱨᱟᱹᱣᱮᱭᱟ ᱟᱨ ᱜᱟᱛᱮ ᱠᱚ ᱪᱮᱫ ᱠᱚ ᱢᱮᱱᱟ ᱟᱞᱮ ᱥᱮᱱᱟᱜ ᱪᱟᱥᱟ ᱵᱟᱥᱟ ᱫᱚ ᱱᱚᱜᱼᱚᱭ ᱱᱚᱝᱠᱟ ᱦᱩᱭᱩᱜ ᱠᱟᱱᱟ ᱠᱤᱥᱟᱹᱨᱤ ᱢᱟᱥᱨᱤ ᱠᱚᱞᱮ ᱮᱨ ᱵᱟᱲᱟᱭ ᱫᱟᱞᱮ ᱟᱨ ᱵᱟᱲᱜᱮ ᱢᱮᱱᱟᱜ ᱛᱟᱞᱮᱭᱟ ᱱᱚᱜᱼᱚᱭ ᱱᱚᱝᱠᱟᱧ ᱩᱫᱩᱜ ᱟᱯᱮᱭᱟ ᱵᱟᱲᱜᱮ ᱜᱟᱡᱟᱲ ᱠᱚ ᱢᱮᱱᱟᱜᱼᱟ ᱦᱟᱞᱠᱟ ᱯᱷᱟᱞᱠᱟ ᱟᱨ ᱵᱟᱜᱟᱞ ᱨᱮ ᱢᱤᱫᱴᱮᱱ ᱰᱟᱸᱲ ᱞᱮᱠᱟ ᱢᱮᱱᱟᱜ ᱛᱟᱞᱮᱭᱟ ᱯᱟᱴᱷᱩᱣᱟᱱ ᱨᱮᱱᱟᱜ ᱥᱩᱵᱤᱫᱷᱟ ᱦᱚᱸ ᱢᱮᱱᱟᱜ ᱛᱟᱞᱮ ᱜᱮᱭᱟ ᱞᱮᱠᱤᱱ ᱱᱤᱛᱚᱜ ᱫᱟᱜ ᱡᱟᱹᱱᱤ ᱰᱟᱸᱲ ᱨᱮ ᱵᱟᱹᱱᱩᱜᱼᱟ ᱫᱟᱜ ᱪᱟᱵᱟᱣ ᱠᱟᱱᱟ ᱚᱱᱟᱛᱮ ᱢᱟᱥᱤᱱ ᱛᱮᱞᱮ ᱯᱟᱴᱟᱣ ᱫᱟᱞᱮ ᱠᱷᱮᱛ ᱠᱚ ᱟᱨ ᱪᱮᱫ ᱠᱚ ᱢᱮᱱᱟ ᱟᱞᱮ ᱫᱤᱥᱚᱢ ᱫᱚ ᱱᱚᱝᱠᱟ ᱫᱤᱥᱚᱢ ᱠᱟᱱ ᱛᱟᱞᱮᱭᱟ ᱚᱠᱚᱭ ᱵᱩᱨᱩ ᱛᱩᱫ ᱠᱚᱫᱚ ᱵᱟᱹᱱᱩᱜ ᱛᱟᱞᱮᱭᱟ ᱟᱞᱮ ᱫᱤᱥᱚᱢ ᱫᱚ ᱱᱚᱝᱠᱟ ᱮᱠᱫᱚᱢ ᱡᱟᱹᱱᱤ ᱦᱮᱞ ᱯᱷᱮᱞ ᱫᱤᱥᱚᱢ ᱠᱟᱱ ᱛᱟᱞᱮᱭᱟ ᱟᱨ ᱪᱮᱫ ᱠᱚ ᱢᱮᱱᱟ ᱛᱚ ᱟᱨ ᱱᱚᱣᱟ ᱟᱹᱞᱩ ᱠᱷᱮᱛ ᱥᱩᱨ ᱜᱮ ᱱᱤᱛᱚᱜ ᱥᱮᱛᱟᱜ ᱵᱮᱞᱟ ᱥᱚᱢᱚᱭ ᱠᱟᱱᱟ ᱢᱚᱴᱟᱢᱩᱴᱤ ᱱᱤᱛᱚᱜ ᱫᱚᱥ ᱜᱟᱱ ᱵᱟᱡᱟᱜ ᱠᱟᱱᱟ ᱟᱨ ᱱᱚᱜᱼᱚᱭ ᱱᱤᱛᱚᱜ ᱵᱟᱨᱭᱟ ᱵᱟᱹᱵᱩ ᱠᱚᱲᱟ ᱠᱤᱱ ᱫᱩᱲᱩᱵ ᱠᱟᱱᱟ ᱱᱚᱛᱮ ᱨᱮ ᱦᱮᱡ ᱠᱟᱛᱮ ᱪᱮᱫ ᱵᱮᱱ ᱪᱤᱠᱟᱹᱭᱮᱫᱟ ᱱᱚᱛᱮ ᱨᱮ ᱟᱵᱮᱱ

ᱟᱨ ᱱᱚᱜᱼᱚᱭ ᱟᱜᱟᱨ ᱤᱧᱟᱹᱜ ᱵᱷᱤᱰᱤᱭᱳ ᱟᱵᱮᱱᱟᱜ ᱢᱳᱵᱟᱭᱤᱞ ᱫᱷᱟᱹᱵᱤᱡ ᱥᱮᱱ ᱟᱵᱮᱱᱟᱜ ᱢᱳᱵᱟᱭᱤᱞ ᱫᱷᱟᱹᱵᱤᱡ ᱪᱟᱞᱟᱣ ᱠᱷᱟᱡ ᱴᱷᱤᱠ ᱜᱮᱭᱟ ᱛᱚ ᱵᱮᱞ ᱟᱭᱠᱚᱱ ᱡᱮ ᱚᱱᱟ ᱜᱷᱟᱱᱴᱤ ᱡᱮ ᱛᱟᱦᱮᱱᱟ ᱛᱚ ᱚᱱᱟ ᱴᱷᱟᱯ ᱵᱮᱱ ᱢᱤᱫ ᱫᱚᱢ ᱨᱟᱸᱜᱟ ᱧᱚᱜ ᱯᱩᱴᱟᱹᱥᱤ ᱫᱚ ᱟᱞᱚᱵᱮᱱ ᱤᱭᱟᱹ ᱵᱟᱠᱷᱟᱡ ᱢᱳᱵᱟᱭᱤᱞ ᱨᱮᱱᱟᱜ ᱰᱤᱥᱯᱞᱮ ᱜᱮ ᱨᱟᱹᱯᱩᱫᱚᱜᱼᱟ ᱠᱟᱹᱴᱩ ᱛᱮᱜᱮ ᱴᱷᱟᱯ ᱵᱮᱱ ᱟᱨ ᱚᱱᱟ ᱫᱚ ᱚᱞ ᱥᱮᱴ ᱮ ᱰᱚᱵᱚᱞ ᱮᱞ ᱚᱞ ᱨᱮ ᱚᱞ ᱛᱟᱦᱮᱱ ᱠᱟᱱᱟ ᱚᱱᱟ ᱨᱮ ᱥᱮᱴ ᱠᱟᱜ ᱵᱮᱱ ᱴᱷᱤᱠ ᱜᱮᱭᱟ ᱛᱟᱠᱤ ᱤᱧᱟᱹᱜ ᱛᱤᱱᱟᱹᱜ ᱵᱷᱤᱰᱤᱭᱳ ᱱᱟᱣᱟ ᱱᱟᱣᱟ ᱵᱷᱤᱰᱤᱭᱳ ᱦᱤᱡᱩᱜᱼᱟ ᱟᱵᱮᱱᱟᱜ ᱢᱳᱵᱟᱭᱤᱞ ᱫᱷᱟᱹᱵᱤᱡ ᱥᱮᱱ ᱥᱮᱴᱮᱨᱚᱜᱼᱟ

ᱛᱚ ᱱᱚᱛᱮ ᱭᱟᱱᱤ ᱵᱟᱯᱞᱟ ᱠᱚᱫᱚ ᱟᱵᱤ ᱫᱚ ᱯᱟᱲᱦᱟᱣ ᱛᱟᱲ ᱵᱮᱱ ᱵᱟᱯᱞᱟ ᱠᱚᱫᱚ ᱟᱞᱚᱵᱮᱱ ᱵᱟᱯᱞᱟ ᱛᱟᱲ ᱦᱳᱭ ᱚᱲᱟᱜ ᱨᱮ ᱢᱮᱛᱟ ᱠᱚ ᱵᱮᱱ ᱟᱜᱟᱨ ᱠᱚ ᱢᱮᱛᱟ ᱵᱮᱱ ᱠᱷᱟᱡ ᱵᱟᱯᱞᱟ ᱠᱚᱨᱮᱱᱟᱜ ᱛᱚ ᱢᱮᱛᱟ ᱠᱚ ᱵᱮᱱ ᱵᱚᱞᱮ ᱟᱵᱤ ᱫᱚ ᱵᱟᱹᱞᱤᱧ ᱵᱟᱯᱞᱟ ᱦᱟᱛᱟᱲᱚᱜᱼᱟ ᱵᱟᱹᱦᱩ ᱠᱚᱫᱚ ᱟᱵᱤ ᱫᱚ ᱡᱟᱹᱨᱩᱲ ᱫᱚ ᱵᱟᱹᱱᱩᱜ ᱠᱚᱣᱟ ᱵᱟᱹᱦᱩ ᱠᱚᱫᱚ ᱛᱟᱭᱱᱚᱢ ᱛᱮ ᱵᱟᱹᱦᱩ ᱠᱚ ᱦᱤᱡᱩᱜ ᱜᱮᱭᱟ ᱥᱮ ᱵᱟᱝ ᱟᱹᱞᱤᱧ ᱯᱟᱲᱦᱟᱣ ᱞᱮᱱ ᱜᱮ ᱵᱟᱹᱲᱦᱤᱭᱟᱹ ᱛᱮ ᱚᱞ ᱯᱟᱲᱦᱟᱣ ᱞᱮᱱ ᱜᱮᱞᱤᱧ ᱥᱮ ᱵᱟᱝ ᱰᱤᱜᱽᱨᱤ ᱞᱤᱧ ᱦᱟᱥᱤᱞ ᱞᱮᱜᱮ

ᱢᱟᱱᱮ ᱪᱮᱫ ᱵᱮᱱ ᱦᱩᱫᱤᱥ ᱫᱟ ᱞᱟᱦᱟ ᱥᱮᱫ ᱵᱚᱞᱮ ᱪᱮᱫ ᱢᱚᱡᱽ ᱛᱮ ᱚᱞ ᱯᱟᱲᱦᱟᱣ ᱠᱟᱛᱮ ᱪᱮᱫ ᱡᱟᱦᱟᱱᱟᱜ ᱱᱚᱠᱨᱤ ᱧᱟᱢ ᱨᱮᱱᱟᱜ ᱜᱮᱛᱚ ᱦᱮᱸ ᱦᱮᱸ ᱱᱚᱠᱨᱤ ᱧᱟᱢ ᱠᱟᱛᱮ ᱡᱟᱦᱟᱱᱟᱜ ᱜᱚᱜᱚ ᱵᱟᱵᱟ ᱟᱹᱥᱩᱞ ᱠᱟᱛᱮ ᱟᱹᱥᱩᱞ ᱢᱚᱡᱽ ᱛᱮ ᱟᱹᱥᱩᱞ ᱦᱳᱭ ᱟᱨ ᱟᱨ ᱪᱮᱫ ᱠᱚ ᱢᱮᱱᱟ ᱟᱜᱟᱨ ᱱᱚᱠᱨᱤ ᱵᱟᱝ ᱧᱟᱢᱚᱜ ᱠᱟᱱᱟ ᱵᱤᱡᱽᱱᱮᱥ ᱡᱟᱦᱟᱱᱟᱜ ᱵᱤᱡᱽᱱᱮᱥ ᱟᱹᱠᱤᱱᱟᱜ ᱠᱤᱱ ᱡᱟᱦᱟᱱᱟᱜ ᱵᱤᱡᱽᱱᱮᱥ ᱠᱟᱢ ᱫᱷᱟᱱᱫᱟ ᱡᱩᱜ ᱠᱟᱱᱟ ᱴᱷᱤᱠ ᱜᱮᱭᱟ ᱟᱹᱠᱤᱱᱟᱜ ᱵᱤᱡᱽᱱᱮᱥ ᱚᱞ ᱯᱟᱲᱦᱟᱣ ᱠᱟᱛᱮ ᱵᱤᱡᱽᱱᱮᱥ ᱠᱤᱱ ᱪᱟᱹᱞᱩᱭ ᱠᱤᱱ ᱥᱮ ᱵᱟᱝ ᱱᱚᱣᱟ ᱜᱮᱛᱚ ᱟᱵᱮᱱᱟᱜ ᱦᱩᱫᱤᱥ ᱦᱮᱸ ᱛᱚ ᱱᱩᱠᱤᱱᱟᱜ ᱵᱟᱹᱵᱩ ᱠᱚᱲᱟ ᱛᱟᱹᱠᱤᱱᱟᱜ ᱦᱩᱫᱤᱥ ᱦᱚᱸ ᱟᱹᱰᱤ ᱢᱚᱡᱽ ᱤᱧ ᱟᱸᱡᱚᱢ ᱠᱮᱫᱟ ᱟᱨ ᱟᱹᱛᱩ ᱨᱮᱱ ᱠᱟᱱ ᱜᱮᱭᱟ ᱠᱤᱱ ᱚᱱᱟᱛᱮ ᱛᱷᱚᱲᱟ ᱜᱟᱱ ᱢᱤᱫ ᱵᱟᱨ ᱥᱩᱡᱷᱟᱹᱣ ᱤᱧᱟᱹᱜ ᱦᱚᱸ ᱫᱚᱨᱠᱟᱨ ᱢᱮᱱᱟᱜ ᱠᱟᱱ ᱛᱤᱧᱟᱹ ᱱᱩᱠᱤᱱ ᱢᱤᱫ ᱵᱟᱨ ᱠᱟᱛᱷᱟ ᱥᱩᱡᱷᱟᱹᱣ ᱪᱮᱫᱟᱜ ᱠᱤ ᱤᱧ ᱠᱷᱚᱱ ᱢᱟ ᱰᱷᱮᱨ ᱠᱟᱹᱴᱤᱡ ᱜᱤᱫᱽᱨᱟᱹ ᱠᱟᱱᱟ ᱠᱤᱱ ᱛᱚ ᱛᱷᱚᱲᱟ ᱜᱟᱱ ᱤᱧᱟᱹᱜ ᱫᱚᱨᱠᱟᱨ ᱦᱚᱸ ᱢᱮᱱᱟᱜ ᱠᱟᱱ ᱛᱤᱧᱟᱹ ᱤᱧᱟᱹᱜ ᱦᱚᱸ ᱯᱷᱟᱨᱡᱽ ᱢᱮᱱᱟᱜ ᱠᱟᱱ ᱛᱤᱧᱟᱹ ᱱᱩᱠᱤᱱ ᱞᱟᱹᱜᱤᱫ ᱵᱚᱞᱮ ᱢᱤᱫ ᱵᱟᱨᱭᱟ ᱠᱟᱛᱷᱟ ᱱᱩᱠᱤᱱ ᱥᱩᱡᱷᱟᱹᱣ ᱮᱢᱟᱣᱟᱠᱤᱱ ᱪᱮᱫ ᱪᱮᱠᱟ ᱞᱮ ᱠᱟᱱᱟ ᱪᱮᱫ ᱠᱚ ᱟᱵᱚ ᱫᱷᱟᱹᱨᱛᱤ ᱨᱮ ᱫᱩᱱᱤᱭᱟᱹ ᱨᱮ ᱚᱵᱚᱥᱥᱚ ᱦᱚᱲ ᱥᱟᱱᱛᱟᱲ ᱥᱚᱢᱟᱡᱽ ᱢᱟ ᱚᱵᱚᱥᱥᱚ ᱛᱟᱭᱱᱚᱢ ᱜᱮᱭᱟ ᱵᱚᱱ ᱚᱱᱟᱛᱮ ᱞᱟᱦᱟ ᱵᱟᱲᱦᱟᱜ ᱨᱮᱱᱟᱜ ᱵᱚᱱ ᱠᱩᱥᱤᱥ ᱟᱵᱚᱱ ᱪᱮᱫ ᱠᱚᱵᱚᱱ ᱪᱮᱠᱟᱭᱟ ᱡᱚᱠᱤ ᱡᱟᱦᱟᱱᱟᱜ ᱛᱟᱹᱨᱠᱤ ᱦᱩᱭᱩᱜ ᱛᱟᱵᱚᱱᱟ ᱢᱤᱫ ᱵᱟᱨ ᱯᱚᱭᱥᱟ ᱦᱩᱭᱩᱜ ᱛᱟᱵᱚᱱᱟ ᱚᱲᱟᱜ ᱫᱩᱣᱟᱹᱨ ᱢᱚᱡᱽ ᱛᱮᱵᱚᱱ ᱵᱮᱱᱟᱣ ᱟᱵᱚᱱ ᱜᱤᱫᱟᱹᱨ ᱯᱤᱫᱟᱹᱨ ᱢᱚᱡᱽ ᱛᱮᱵᱚᱱ ᱟᱹᱥᱩᱞ ᱠᱚᱛᱟ ᱵᱚᱱᱟ ᱟᱨ ᱢᱚᱡᱽ ᱛᱮᱵᱚᱱ ᱛᱟᱦᱮᱱ ᱢᱟ ᱛᱚ ᱟᱹᱰᱤ ᱢᱚᱡᱽ ᱤᱧ ᱟᱹᱭᱠᱟᱹᱣ ᱫᱟ ᱱᱩᱠᱤᱱ ᱛᱩᱞᱩᱡ ᱜᱟᱞᱢᱟᱨᱟᱣ ᱠᱟᱛᱮᱫ ᱟᱨ ᱠᱤᱪᱷᱩ ᱱᱤᱛ ᱦᱚᱸ ᱮᱥᱮ ᱞᱟᱭᱤᱱ ᱫᱚ ᱢᱮᱱᱟᱜ ᱜᱮᱭᱟ ᱴᱷᱤᱠ ᱜᱮᱭᱟ ᱪᱮᱫᱟᱜ ᱠᱤ ᱫᱟᱜ ᱦᱤᱥᱟᱹᱵ ᱛᱮ ᱵᱩᱡᱷᱟᱹᱜ ᱠᱟᱱᱟ ᱫᱟᱜ ᱱᱤᱛ ᱫᱚ ᱦᱤᱡᱩᱜ ᱠᱟᱱ ᱜᱮᱭᱟ ᱟᱵᱤ ᱢᱟᱥᱤᱱ ᱪᱟᱹᱞᱩ ᱜᱮᱭᱟ ᱫᱟᱜ ᱦᱤᱥᱟᱹᱵ ᱛᱮ ᱵᱩᱡᱷᱟᱹᱜ ᱠᱟᱱᱟ ᱟᱨ ᱫᱟᱜ ᱧᱮᱞ ᱯᱮ ᱛᱤᱱᱟᱹᱜ ᱢᱚᱡᱽ ᱥᱚᱰᱚ ᱥᱚᱰᱚ ᱟᱹᱰᱤ ᱨᱤᱲᱤᱢ ᱧᱮᱞᱚᱜ ᱠᱟᱱᱟ ᱧᱮᱞ ᱯᱮ ᱛᱤᱱᱟᱹᱜ ᱢᱚᱡᱽ ᱮᱠᱫᱚᱢ ᱥᱟᱯᱷᱟ ᱜᱮ ᱵᱳᱨᱤ ᱨᱮᱱᱟᱜ ᱫᱟᱜ ᱠᱟᱱᱟ ᱱᱚᱛᱮ ᱥᱟᱯᱷᱟ ᱜᱮ ᱧᱮᱞᱚᱜ ᱠᱟᱱᱟ ᱟᱹᱰᱤ ᱥᱟᱯᱷᱟ ᱧᱮᱞᱚᱜ ᱠᱟᱱᱟ ᱧᱮᱞᱚᱜ ᱠᱟᱱᱟ ᱮᱠᱫᱚᱢ ᱧᱩᱭ ᱞᱮᱠᱟ ᱫᱟᱜ ᱟᱫᱚ ᱧᱩ ᱫᱚ ᱱᱤᱛ ᱫᱚ ᱵᱟᱹᱧ ᱧᱩᱭᱟ ᱱᱚᱰᱮ ᱫᱚ ᱛᱤᱱᱟᱹᱜ ᱢᱚᱡᱽ ᱨᱤᱲᱤᱢ ᱨᱤᱲᱤᱢ ᱧᱮᱞᱚᱜ ᱠᱟᱱᱟ ᱛᱚ ᱩᱫᱩᱜ ᱟᱯᱮ ᱠᱟᱹᱱᱟᱹᱧ ᱧᱮᱞ ᱯᱮ ᱟᱹᱵᱤ ᱟᱫᱷᱟ ᱯᱟᱴᱟ ᱪᱩᱠᱟᱹᱣ ᱠᱟᱱᱟ ᱟᱨ ᱟᱫᱷᱟ ᱠᱷᱚᱡ ᱵᱟᱹᱭ ᱵᱟᱹᱭ ᱛᱮᱦᱚᱸ ᱱᱚᱜᱼᱚᱭ ᱵᱟᱲᱦᱟᱜ ᱠᱟᱱᱟ ᱦᱟᱸᱜ ᱡᱟᱹᱥᱛᱤᱜ ᱠᱟᱱᱟ ᱦᱟᱸᱜ ᱛᱚ ᱱᱚᱜᱼᱚᱭ ᱤᱱᱠᱟ ᱛᱮᱦᱮᱧᱟᱜ ᱵᱷᱤᱰᱤᱭᱳᱧ ᱩᱫᱩᱜ ᱟᱵᱚᱱᱟ ᱟᱨ ᱧᱟᱯᱟᱢ ᱟᱵᱚᱱᱟ ᱟᱨᱦᱚᱸ ᱱᱮᱠᱥᱴ ᱵᱷᱤᱰᱤᱭᱳ ᱨᱮ ᱛᱮᱦᱮᱧᱟᱜ ᱵᱷᱤᱰᱤᱭᱳ ᱫᱚ ᱱᱤᱱᱟᱹᱜ ᱫᱷᱟᱹᱵᱤᱡ ᱜᱮ ᱟᱜᱟᱨ ᱜᱟᱛᱮ ᱠᱚ ᱟᱯᱮ ᱤᱧᱟᱹᱜ ᱪᱮᱱᱮᱞ ᱨᱮᱯᱮ ᱱᱟᱣᱟ ᱠᱷᱟᱡ ᱤᱧᱟᱹᱜ ᱵᱷᱤᱰᱤᱭᱳ ᱱᱟᱣᱟ ᱜᱮ ᱟᱯᱮ ᱴᱷᱮᱱ ᱥᱮᱱ ᱥᱮᱴᱮᱨ ᱠᱟᱱ ᱠᱷᱟᱡ ᱛᱚ ᱪᱮᱱᱮᱞ ᱟᱜᱟᱨ ᱵᱟᱯᱮ ᱥᱟᱵᱥᱠᱨᱟᱭᱤᱵ ᱠᱟᱜ ᱠᱷᱟᱡ ᱪᱮᱱᱮᱞ ᱥᱟᱵᱥᱠᱨᱟᱭᱤᱵ ᱛᱟᱵᱚᱱ ᱯᱮ ᱟᱨ ᱵᱷᱤᱰᱤᱭᱳ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱪᱮᱫ ᱠᱚ ᱢᱮᱱᱟ

ᱛᱚ ᱢᱟ ᱟᱯᱮ ᱴᱷᱮᱱ ᱠᱷᱚᱱ ᱵᱤᱫᱟᱹᱭ ᱦᱟᱛᱟᱣ ᱛᱟᱵᱚᱱᱟ ᱟᱨ ᱱᱚᱜᱼᱚᱭ ᱱᱤᱛᱚᱜ ᱤᱧ ᱪᱟᱞᱟᱜ ᱞᱟᱹᱜᱤᱫ ᱚᱲᱟᱜ ᱛᱮ ᱪᱮᱫᱟᱜ ᱜᱮ ᱥᱚᱢᱚᱭ ᱦᱩᱭ ᱴᱷᱤᱠ ᱠᱟᱱ ᱛᱤᱧᱟᱹ ᱱᱟᱥᱛᱟ ᱵᱟᱲᱟ ᱠᱟᱛᱮ ᱤᱧ ᱦᱚᱸ ᱪᱟᱞᱟᱜ ᱤᱧ ᱠᱟᱹᱢᱤ ᱛᱚ ᱢᱟ ᱛᱚᱵᱮ ᱥᱟᱱᱟᱢ ᱠᱚᱜᱮ ᱤᱧ ᱥᱮᱫ ᱠᱷᱚᱱ ᱡᱚᱦᱟᱨ ᱢᱚᱰᱟᱜ ᱠᱟᱹᱱᱟᱹᱧ ᱫᱚ ᱚᱲᱟᱜ ᱥᱮᱫ